ᱥᱟᱱᱟᱢ ᱜᱟᱛᱮ ᱠᱚᱜᱮ ᱤᱧ ᱯᱟᱦᱴᱟ ᱠᱷᱚᱱᱟᱜ ᱞᱟᱦᱟᱛᱮ ᱞᱟᱥᱟᱬᱦᱮᱫ ᱥᱟᱹᱜᱩᱱ ᱦᱩᱞ ᱡᱚᱦᱟᱨ ᱤᱧ ᱜᱮ ᱟᱯᱮ ᱠᱚᱭᱤᱡ ᱡᱩᱱᱤᱭᱚᱨ ᱨᱟᱭᱴᱟᱨ ᱢᱤᱥᱴᱟᱨ ᱵᱷᱚᱸᱡᱽ ᱠᱩᱞ ᱵᱟᱹᱵᱩ ᱵᱤᱱᱳᱫ ᱠᱩᱢᱟᱨ ᱴᱩᱰᱩ ᱟᱨ ᱟᱵᱚᱣᱟᱜ ᱱᱚᱣᱟ ᱨᱚᱢᱚᱡᱽ ᱨᱚᱢᱡᱷᱚᱢ ᱨᱟᱹᱥᱠᱟᱹ ᱟᱠᱷᱲᱟ ᱭᱩᱴᱩᱵᱽ ᱪᱮᱱᱮᱞ ᱯᱟᱦᱴᱟ ᱠᱷᱚᱱᱟᱜ ᱥᱟᱱᱟᱢ ᱜᱟᱛᱮ ᱠᱚᱜᱮ ᱥᱟᱹᱜᱩᱱ ᱫᱟᱨᱟᱢ᱾ ᱫᱮᱞᱟ ᱵᱚᱱ ᱮᱛᱚᱦᱚᱵ ᱞᱮᱜᱮ ᱛᱮᱦᱮᱧᱟᱜ ᱚᱱᱚᱬᱦᱮᱸ ᱟᱠᱷᱲᱟ᱾ ᱟᱨ ᱛᱮᱦᱮᱧᱟᱜ ᱱᱚᱣᱟ ᱥᱟᱹᱭᱨᱤ ᱚᱱᱚᱬᱦᱮᱸ ᱨᱮᱱᱟᱜ ᱧᱩᱛᱩᱢ ᱫᱚ ᱦᱩᱭᱩᱜ ᱠᱟᱱ ᱛᱟᱵᱚᱱᱟ ᱥᱟᱱᱛᱟᱲ ᱦᱩᱞ᱾ ᱤᱝᱨᱮᱡᱽ ᱴᱷᱮᱱ ᱠᱷᱚᱱᱟᱜ ᱵᱟᱧᱪᱟᱣᱜ ᱞᱟᱹᱜᱤᱫ ᱢᱟᱨᱥᱟᱞ ᱵᱟᱹᱛᱤ ᱠᱚ ᱡᱩᱞ, ᱚᱱᱟ ᱜᱮᱵᱚ ᱢᱮᱛᱟᱜᱟᱜ ᱠᱟᱱᱟ ᱥᱟᱱᱛᱟᱲ ᱠᱚᱣᱟᱜ ᱦᱩᱞ᱾ ᱟᱹᱫᱤᱵᱟᱹᱥᱤ ᱠᱚ ᱨᱟᱹᱜᱤᱭᱮᱱᱟ ᱟᱵᱚ ᱟᱹᱛᱩ ᱥᱟᱹᱦᱤ ᱨᱮ ᱚᱱᱟ ᱛᱮᱜᱮ ᱞᱟᱹᱲᱦᱟᱹᱭ ᱦᱩᱭᱮᱱᱟ ᱵᱷᱚᱜᱽᱱᱟᱰᱤ ᱰᱟᱹᱦᱤ ᱨᱮ ᱛᱷᱤᱨ ᱵᱟᱠᱚ ᱛᱟᱦᱮᱸ ᱞᱮᱱᱟ ᱟᱹᱫᱤᱵᱟᱹᱥᱤ ᱠᱚ ᱟᱫᱚ ᱟᱹᱫᱤᱵᱟᱹᱥᱤ ᱠᱚ ᱡᱩᱢᱤᱫ ᱞᱟᱹᱜᱤᱫ ᱪᱷᱩᱴᱟᱹᱣ ᱮᱱᱟᱭ ᱥᱤᱫᱚ ᱜᱚᱴᱟ ᱫᱤᱥᱚᱢ ᱠᱚ ᱯᱟᱥᱱᱟᱣ ᱠᱮᱜᱼᱟ ᱥᱟᱨᱡᱚᱢ ᱥᱟᱠᱟᱢ ᱨᱮᱱᱟᱜ ᱜᱤᱨᱟᱹ ᱤᱝᱨᱮᱡᱽ ᱥᱟᱞᱟᱜ ᱛᱩᱯᱩᱫ ᱞᱟᱹᱜᱤᱫ ᱦᱟᱛᱟᱣ ᱠᱮᱜᱼᱟ ᱠᱚ ᱠᱤᱨᱟᱹ

ᱡᱟᱦᱟᱸᱭ ᱠᱷᱟᱡᱽᱱᱟ ᱵᱟᱭ ᱮᱢᱚᱜ ᱠᱷᱟᱱ ᱮᱢᱟᱭᱟᱠᱚ ᱞᱟᱹᱴᱷᱤ ᱛᱤᱭᱟᱹᱜ ᱠᱟᱛᱮ ᱠᱚ ᱤᱫᱤᱭᱮᱫ ᱠᱚ ᱛᱟᱦᱮᱸ ᱚᱲᱟᱜ ᱠᱚᱨᱤᱱ ᱢᱮᱨᱚᱢ ᱯᱟᱹᱴᱷᱤ ᱡᱚᱛᱚᱣᱟᱜ ᱠᱚ ᱤᱫᱤ ᱪᱟᱵᱟᱭᱮᱫ ᱛᱟᱦᱮᱸ ᱠᱟᱱᱟ ᱛᱷᱟᱹᱨᱤ ᱵᱟᱹᱴᱤ ᱵᱟᱥᱚᱱ ᱟᱵᱚ ᱪᱮᱛᱟᱱ ᱨᱮ ᱪᱟᱹᱞᱩ ᱞᱮᱫᱼᱟ ᱠᱚ ᱟᱹᱰᱤ ᱥᱚᱠᱛᱚ ᱥᱟᱥᱚᱱ ᱤᱫᱤ ᱪᱟᱵᱟᱭᱮᱫ ᱠᱚᱣᱟ ᱠᱚ ᱡᱚᱛᱚ ᱯᱮᱴᱷᱟᱬ ᱫᱟᱢ ᱠᱚᱢ ᱟᱨ ᱜᱟᱹᱭ ᱥᱤᱫᱚ ᱠᱟᱹᱱᱦᱩ ᱴᱷᱮᱱ ᱟᱹᱫᱤᱵᱟᱹᱥᱤ ᱠᱚ ᱡᱚᱛᱚ ᱠᱟᱛᱷᱟ ᱠᱚ ᱞᱟᱹᱭ ᱟᱹᱫᱤᱵᱟᱹᱥᱤ ᱠᱚᱣᱟᱜ ᱥᱟᱛᱮ ᱥᱟᱹᱲᱤᱢ ᱨᱮ ᱥᱮᱸᱜᱮᱞ ᱦᱚᱸᱠᱚ ᱫᱷᱚᱨᱟᱣ ᱫᱟᱭᱟ ᱵᱷᱟᱵᱽᱱᱟ ᱵᱟᱹᱱᱩᱜ ᱛᱟᱠᱚᱣᱟ ᱡᱚᱛᱚᱣᱟᱜ ᱜᱮᱠᱚ ᱠᱚᱨᱟᱣ ᱟᱹᱫᱤᱵᱟᱹᱥᱤ ᱠᱚ ᱟᱨᱡᱟᱣᱮᱫᱼᱟ ᱡᱟᱦᱟᱸ ᱛᱤᱱᱟᱹᱜ ᱜᱮ ᱫᱷᱚᱱ ᱞᱩᱴᱯᱟᱴ ᱤᱫᱤᱭᱮᱫᱼᱟ ᱠᱚ ᱤᱝᱨᱮᱡᱽ ᱢᱟᱦᱟᱡᱚᱱ ᱟᱵᱚᱣᱟᱜ ᱚᱛ ᱦᱟᱥᱟ ᱨᱮ ᱟᱵᱚ ᱜᱮᱵᱚᱱ ᱟᱹᱭᱫᱟᱹᱨᱤ ᱡᱚᱛᱚ ᱫᱮᱵᱚᱱ ᱞᱟᱜᱟ ᱠᱚᱣᱟ ᱤᱝᱨᱮᱡᱽ ᱥᱟᱦᱮᱵᱽ ᱯᱩᱭᱠᱟᱹᱨᱤ ᱤᱫᱤ ᱠᱷᱟᱱ ᱠᱚ ᱠᱩᱲᱤ ᱦᱚᱯᱚᱱ ᱠᱚᱣᱟᱜ ᱤᱡᱚᱛ ᱤᱝᱨᱮᱡᱽ ᱠᱚᱫᱚ ᱵᱚᱱ ᱵᱷᱮᱡᱟ ᱠᱚᱣᱟ ᱡᱚᱛᱚ ᱫᱤᱱ ᱞᱟᱹᱜᱤᱫ ᱦᱟᱡᱚᱛ ᱡᱚᱛᱚ ᱠᱟᱛᱷᱟ ᱨᱮ ᱵᱟᱝ ᱵᱚᱱ ᱛᱟᱦᱮᱱᱟ ᱦᱟᱨ ᱛᱤᱱᱟᱹᱜ ᱫᱤᱱ ᱵᱚᱱ ᱥᱟᱦᱟᱣ ᱟᱫᱚ ᱱᱚᱝᱠᱟ ᱱᱟᱦᱟᱪᱟᱨ ᱤᱝᱨᱮᱡᱽ ᱠᱚᱣᱟᱜ ᱱᱟᱦᱟᱪᱟᱨ ᱟᱫᱚ ᱵᱟᱵᱚᱱ ᱥᱟᱦᱟᱣ ᱥᱟᱦᱮᱵᱽ ᱪᱮᱛᱟᱱ ᱨᱮ ᱥᱟᱹᱨᱤ ᱦᱟᱹᱛᱭᱟᱹᱨ ᱫᱮᱞᱟ ᱥᱮᱵᱚᱱ ᱵᱟᱦᱟᱣ ᱞᱟᱥᱮᱨ ᱠᱮᱜᱼᱟ ᱠᱚ ᱠᱟᱹᱯᱤ ᱠᱷᱟᱸᱰᱟ ᱟᱨ ᱴᱮᱸᱜᱚᱡ ᱟᱹᱫᱤᱵᱟᱹᱥᱤ ᱦᱚᱸᱠᱚ ᱵᱟᱰᱟᱭ ᱜᱮᱭᱟ ᱥᱟᱹᱨᱤᱜᱮ ᱦᱚᱲ ᱜᱚᱜᱚᱡ ᱥᱤᱫᱚ ᱠᱟᱹᱱᱦᱩ ᱪᱟᱸᱫᱽ ᱵᱷᱟᱭᱨᱚ ᱯᱷᱩᱞᱚ ᱡᱷᱟᱱᱚ ᱛᱮᱠᱚ ᱨᱟᱹᱜᱤᱭᱮᱱᱟ ᱠᱚ ᱢᱚᱱ ᱨᱮ ᱞᱟᱹᱲᱦᱟᱹᱭ ᱮᱛᱚᱦᱚᱵ ᱩᱛᱟᱹᱨᱮᱱᱟ ᱚᱴᱷᱨᱚᱥᱚ ᱯᱚᱧᱪᱟᱵᱚᱱ ᱨᱮ ᱟᱵᱚᱣᱟᱜ ᱵᱷᱟᱨᱚᱛ ᱫᱤᱥᱚᱢ ᱤᱝᱨᱮᱡᱽ ᱥᱟᱦᱮᱵᱽ ᱛᱤᱱᱟᱹᱜ ᱫᱤᱱ ᱠᱚ ᱜᱟᱥᱮᱨ ᱱᱟᱦᱟᱪᱟᱨ ᱧᱮᱞ ᱠᱟᱛᱮ ᱟᱹᱫᱤᱵᱟᱹᱥᱤ ᱠᱚ ᱠᱟᱹᱯᱤ ᱛᱷᱟᱨᱣᱟᱲᱮ ᱠᱚ ᱞᱟᱥᱮᱨ ᱴᱟᱢᱟᱠ ᱨᱩ ᱥᱟᱶᱛᱮ ᱚᱨᱚᱝ ᱠᱮᱜᱼᱟ ᱠᱚ ᱥᱟᱠᱣᱟ ᱯᱟᱴᱷᱮ ᱠᱮᱴᱮᱡ ᱠᱮᱜᱼᱟ ᱠᱚ ᱚᱨ ᱛᱟᱵ ᱵᱷᱟᱜᱽᱣᱟ ᱤᱝᱨᱮᱡᱽ ᱥᱟᱦᱮᱵᱽ ᱠᱚᱣᱟᱜ ᱵᱟᱝ ᱵᱚᱛᱚᱨ ᱠᱟᱛᱮ ᱜᱩᱞᱤ ᱥᱟᱨ ᱦᱟᱵᱟᱜ ᱠᱟᱛᱮ ᱟᱹᱫᱤᱵᱟᱹᱥᱤ ᱠᱚ ᱡᱚᱛᱚ ᱠᱚ ᱠᱚᱞ ᱠᱩᱞᱤ ᱵᱟᱡᱟᱣ ᱠᱟᱛᱮ ᱤᱝᱨᱮᱡᱽ ᱥᱟᱦᱮᱵᱽ ᱫᱟᱭᱟ ᱜᱮᱠᱚ ᱜᱮᱨᱟᱝ ᱥᱤᱫᱚ ᱠᱟᱹᱱᱦᱩ ᱮᱱᱛᱮ ᱨᱮᱦᱚᱸ ᱥᱟᱨ ᱫᱩᱠᱤᱱ ᱛᱮᱨᱟᱝ ᱟᱹᱫᱤᱵᱟᱹᱥᱤ ᱠᱚᱣᱟᱜ ᱛᱮᱨᱟᱝ ᱥᱟᱨᱛᱮ ᱟᱹᱰᱤ ᱜᱟᱱ ᱥᱤᱯᱟᱹᱦᱤ ᱠᱚ ᱱᱚᱥᱴᱚᱭᱮᱱ ᱟᱫᱷᱟ ᱵᱟᱡᱟᱣ ᱥᱤᱯᱟᱹᱦᱤ ᱫᱚ ᱩᱛᱤ ᱥᱩᱛᱤ ᱠᱚ ᱠᱚᱥᱴᱚᱭᱮᱱ ᱵᱷᱚᱜᱽᱱᱟᱰᱤ ᱰᱟᱹᱦᱤ ᱢᱟᱭᱟᱝ ᱛᱮ ᱜᱚᱴᱟ ᱰᱤᱧ ᱰᱟᱹᱵᱩᱨᱮᱱ ᱤᱝᱨᱮᱡᱽ ᱠᱚᱣᱟᱜ ᱡᱚᱛᱚ ᱯᱟᱞᱟᱱ ᱥᱟᱵᱟᱫ ᱥᱟᱹᱵᱩᱨᱮᱱ ᱟᱵᱚᱨᱤᱱ ᱟᱹᱰᱤᱜᱟᱱ ᱟᱹᱫᱤᱵᱟᱹᱥᱤ ᱜᱮ ᱡᱤᱣᱤ ᱠᱚ ᱫᱟᱱ ᱠᱮᱫ ᱥᱟᱱᱛᱟᱲ ᱯᱟᱨᱜᱟᱱᱟ ᱠᱚ ᱡᱤᱛᱠᱟᱹᱨ ᱠᱮᱫᱼᱟ ᱟᱹᱰᱤ ᱜᱮᱠᱚ ᱜᱟᱱ ᱠᱮᱫ ᱢᱟᱹᱱᱢᱤ ᱠᱚᱣᱟᱜ ᱢᱟᱭᱟᱝ ᱛᱮ ᱵᱮᱱᱟᱣ ᱮᱱᱟ ᱜᱟᱰᱟ ᱟᱹᱫᱤᱵᱟᱹᱥᱤ ᱠᱚᱣᱟᱜ ᱯᱟᱨᱚᱢ ᱮᱱᱟ ᱟᱹᱰᱤ ᱢᱟᱨᱟᱝ ᱯᱤᱲᱟᱹ ᱯᱷᱟᱸᱰᱟ ᱛᱟᱯᱟᱝ ᱛᱩᱯᱩᱫ ᱨᱮ ᱤᱝᱨᱮᱡᱽ ᱥᱟᱦᱮᱵᱽ ᱢᱟᱱᱟᱣ ᱮᱱᱟ ᱠᱚ ᱦᱟᱨ ᱵᱮᱰᱤᱝ ᱵᱚᱥᱛᱨᱚ ᱥᱟᱵ ᱠᱟᱛᱮ ᱩᱴᱷᱟᱹᱣ ᱥᱟᱹᱨᱤᱭᱮᱱᱟ ᱠᱚ ᱟᱨ ᱚᱱᱟᱛᱮ ᱟᱹᱞᱤᱧᱟᱜ ᱱᱮᱦᱚᱨ ᱥᱤᱫᱚ ᱠᱟᱹᱱᱦᱩᱣᱟᱜ ᱪᱤᱛᱟᱹᱨ ᱵᱚᱭᱦᱟ ᱠᱚ ᱪᱷᱚᱠ ᱯᱤᱪᱷᱤ ᱵᱚ ᱵᱮᱱᱟᱣ ᱛᱤᱨᱤᱥ ᱡᱩᱱ ᱫᱚ ᱥᱟᱹᱨᱤᱜᱮ ᱵᱚᱭᱦᱟ ᱥᱟᱱᱛᱟᱲ ᱦᱩᱞ ᱵᱚ ᱢᱟᱱᱟᱣ ᱢᱟ ᱛᱚᱵᱮ ᱵᱚᱭᱦᱟ ᱠᱚ ᱞᱟᱹᱭ ᱞᱟᱹᱭᱛᱮ ᱠᱟᱹᱭ ᱟᱠᱟᱱ ᱠᱷᱟᱱ ᱟᱯᱮ ᱥᱟᱱᱟᱢ ᱠᱚᱴᱷᱮᱱ ᱜᱮ ᱵᱟᱹᱲᱛᱤ ᱠᱟᱛᱮ ᱟᱨ ᱡᱚᱲᱛᱤ ᱠᱟᱛᱮ ᱤᱠᱟᱹᱞᱤᱧ ᱠᱷᱚᱡᱚᱜ ᱠᱟᱱ ᱛᱟᱵᱚᱱᱟ ᱢᱩᱪᱟᱹᱫ ᱨᱮ ᱥᱟᱱᱟᱢ ᱠᱚᱜᱮ ᱟᱹᱞᱤᱧᱟᱜ ᱦᱩᱞ ᱡᱚᱦᱟᱨ